ᱟᱯᱮ ᱡᱚᱛᱚ ᱠᱚᱜᱮ ᱥᱟᱹᱜᱩᱱ ᱡᱚᱦᱟᱨ ᱟᱨ ᱥᱟᱶᱛᱮ ᱤᱧᱟᱹᱜ ᱪᱮᱱᱮᱞ ᱨᱮ ᱥᱟᱹᱜᱩᱱ ᱫᱟᱨᱟᱢ ᱟᱫᱚ ᱛᱮᱦᱮᱧ ᱫᱚ ᱢᱮᱱᱟᱜᱼᱟ ᱦᱮᱸᱥᱟᱜ ᱟᱲᱟᱜ ᱟᱫᱚ ᱱᱚᱣᱟ ᱜᱮ ᱦᱟᱸᱜ ᱛᱮᱦᱮᱧ ᱫᱚ ᱩᱛᱩ ᱟᱨ ᱢᱤᱫᱴᱟᱝ ᱦᱚᱸ ᱩᱛᱩᱭᱟᱞᱮ ᱟᱫᱚ ᱩᱫᱩᱜ ᱟᱯᱮᱭᱟᱹᱧ ᱦᱟᱸᱜ ᱟᱫᱚ ᱦᱮᱸᱥᱟᱜ ᱟᱲᱟᱜ ᱫᱚ ᱱᱚᱝᱠᱟ ᱠᱚ ᱥᱟᱞᱟᱭᱟ ᱟᱫᱚ ᱱᱚᱣᱟ ᱥᱟᱞᱟ ᱥᱟᱹᱛ ᱠᱟᱛᱮ ᱵᱤᱱᱴᱷᱤ ᱨᱮᱢ ᱜᱮᱫᱟ ᱥᱮ ᱪᱤᱠᱟᱹᱭᱟᱢ ᱦᱮᱸ ᱱᱚᱣᱟ ᱫᱚ ᱥᱟᱞᱟ ᱥᱟᱹᱛ ᱠᱟᱛᱮ

ᱫᱟᱹᱞ ᱫᱚ ᱡᱟᱦᱟᱱ ᱫᱟᱹᱞ ᱥᱟᱶᱜᱮ ᱰᱷᱮᱨ ᱫᱚ ᱨᱟᱦᱮᱲ ᱠᱚ ᱪᱷᱚᱞᱟ ᱠᱚ ᱢᱟᱹᱥᱨᱤ ᱠᱚ ᱱᱚᱣᱟ ᱛᱮᱜᱮ ᱰᱷᱮᱨ ᱫᱚ ᱱᱚᱣᱟ ᱫᱟᱹᱞ ᱥᱟᱶ ᱛᱮᱜᱮ ᱟᱹᱰᱤ ᱢᱚᱡᱽ ᱵᱩᱡᱷᱟᱹᱜᱼᱟ ᱱᱚᱣᱟ ᱫᱚ ᱠᱟᱱᱟ ᱨᱟᱦᱮᱲ ᱫᱟᱹᱞ ᱟᱫᱚ ᱱᱚᱣᱟ ᱥᱟᱶ ᱛᱮᱜᱮ ᱦᱮᱸᱥᱟ ᱟᱲᱟᱜ ᱮ ᱩᱛᱩᱭ ᱞᱟᱹᱜᱤᱫ

ᱥᱟᱹᱨᱩ ᱟᱲᱟᱜ ᱦᱮᱸᱫᱮ ᱥᱟᱹᱨᱩ ᱠᱟᱱᱟ ᱱᱚᱣᱟ ᱫᱚ ᱢᱟᱱᱮ ᱥᱟᱹᱨᱩ ᱫᱚ ᱵᱟᱝ ᱠᱟᱱᱟ ᱦᱮᱸᱫᱮ ᱥᱟᱹᱨᱩ ᱟᱲᱟᱜ ᱠᱟᱱᱟ ᱟᱫᱚ ᱱᱚᱣᱟ ᱡᱚᱢ ᱞᱮᱠᱷᱟᱱ ᱮᱠᱫᱚᱢ ᱞᱟᱡ ᱢᱟᱱᱮ ᱥᱟᱯᱷᱟ ᱢᱟᱱᱮ ᱥᱟᱯᱷᱟ ᱩᱛᱟᱹᱨᱚᱜᱼᱟ ᱮᱠᱫᱚᱢ

ᱥᱟᱹᱨᱩ ᱩᱛᱩ ᱫᱚ ᱥᱟᱹᱛ ᱮᱱᱟ ᱛᱤᱦᱤᱧ ᱱᱚᱣᱟ ᱥᱟᱹᱨᱩ ᱟᱲᱟᱜ ᱟᱨ ᱦᱮᱸᱥᱟ ᱟᱲᱟᱜ ᱠᱤᱱᱛᱩ ᱤᱧ ᱜᱚᱜᱚ ᱵᱤᱱᱟᱹ ᱢᱚᱥᱚᱞᱟ ᱛᱮᱭ ᱩᱛᱩ ᱟᱠᱟᱫᱟ ᱯᱮᱠᱮᱴ ᱢᱚᱥᱚᱞᱟ ᱢᱟ ᱵᱟᱭ ᱜᱮ ᱵᱮᱵᱚᱦᱟᱨ ᱠᱟᱜ ᱮᱢᱱᱤ ᱛᱮᱦᱚᱸ ᱵᱟᱞᱮ ᱡᱚᱢ ᱵᱟᱲᱟᱭᱟ ᱯᱮᱠᱮᱴ ᱢᱚᱥᱚᱞᱟ ᱫᱚ ᱵᱟᱝ ᱵᱷᱟᱜᱮᱭᱟ ᱦᱚᱲᱢᱚ ᱞᱟᱹᱜᱤᱫ ᱟᱯᱮ ᱦᱚᱸ ᱟᱞᱚᱯᱮ ᱡᱚᱢᱟ ᱟᱨ ᱮᱢᱱᱤ ᱟᱫᱮ ᱟᱫᱷᱮ ᱟᱨ ᱮᱴᱟᱜ ᱮᱴᱟᱜ ᱠᱚᱦᱚᱸ ᱩᱱᱟᱹᱜ ᱫᱚ ᱵᱟᱭ ᱞᱟᱜᱟᱣ ᱠᱟᱣᱫᱟ ᱠᱷᱟᱹᱞᱤ ᱯᱮᱸᱭᱟᱡᱽ ᱨᱟᱹᱥᱩᱱ ᱟᱨ ᱛᱮᱡᱽ ᱯᱟᱛᱟ ᱛᱷᱚᱲᱟ ᱜᱟᱱ ᱢᱚᱥᱞᱟ ᱛᱮᱜᱮ ᱟᱨ ᱱᱚᱜᱼᱚᱭ ᱱᱤᱛᱚᱜ ᱦᱮᱰᱮᱡ ᱞᱮᱱᱠᱷᱟᱱ ᱜᱮ ᱱᱚᱣᱟ ᱦᱮᱸᱥᱟᱜ ᱟᱲᱟᱜ ᱫᱟᱹᱞ ᱥᱟᱶ ᱛᱮᱫᱚ ᱨᱟᱦᱮᱲ ᱫᱟᱹᱞ ᱥᱟᱶᱛᱮ ᱚᱱᱟ ᱫᱚ ᱥᱟᱹᱛᱟᱹᱜᱼᱟ ᱵᱷᱤᱰᱤᱭᱳ ᱢᱚᱡᱽ ᱯᱮ ᱟᱹᱭᱠᱟᱹᱣ ᱠᱮᱫ ᱠᱷᱟᱱ ᱞᱟᱭᱤᱠ ᱯᱮ ᱥᱮᱭᱟᱨ ᱯᱮ ᱟᱨ ᱥᱟᱵᱥᱠᱨᱟᱭᱤᱵᱽ ᱯᱮ ᱟᱨ ᱵᱟᱹᱭ ᱵᱟᱹᱭ ᱛᱮ ᱥᱟᱦᱟᱣ ᱫᱟᱨᱮ ᱰᱷᱤᱨ ᱯᱮ ᱰᱷᱤᱨ ᱡᱮᱢᱚᱱ ᱤᱧᱟᱹᱜ ᱥᱟᱦᱟᱣ ᱫᱟᱲᱮ ᱯᱷᱩᱞ ᱦᱟᱱᱰᱨᱮᱰ ᱯᱟᱨᱥᱮᱱᱴ ᱫᱚ ᱵᱟᱝ ᱴᱩᱭᱮᱱᱴᱤ ᱯᱟᱨᱥᱮᱱᱴ ᱞᱮᱠᱟ ᱟᱫᱚ ᱜᱟᱹᱣ ᱥᱟᱦᱟᱣ ᱫᱟᱲᱮ ᱪᱤᱠᱟᱹᱛᱮ ᱠᱚ ᱰᱷᱤᱨᱟ ᱪᱮᱫ ᱟᱹᱧ ᱢᱮ